ᱡᱚᱦᱟᱨ ᱜᱮ ᱥᱟᱱᱟᱢ ᱠᱚ, ᱛᱮᱦᱮᱧᱟᱜ ᱵᱤᱰᱤᱭᱳ ᱨᱮ ᱵᱚᱱ ᱧᱮᱞᱟ ᱜᱮᱞ ᱜᱚᱴᱟᱝ ᱠᱩᱠᱞᱤ ᱥᱟᱶᱛᱮ ᱚᱱᱟ ᱠᱚ ᱨᱮᱱᱟᱜ ᱞᱟᱹᱱᱟᱹᱭ ᱠᱚ᱾ ᱟᱨ ᱱᱚᱣᱟ ᱵᱤᱰᱤᱭᱳ ᱧᱮᱞ ᱠᱟᱛᱮ ᱠᱩᱥᱤ ᱵᱚᱱ ᱵᱩᱡᱷᱟᱹᱣ ᱠᱷᱟᱱ ᱢᱤᱫᱴᱟᱹᱝ ᱞᱟᱭᱤᱠ ᱛᱟᱵᱚᱱ ᱯᱮ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱟᱱᱴᱟ ᱵᱚᱴᱚᱱ ᱦᱚᱸ ᱡᱚᱴᱮᱫ ᱛᱟᱵᱚᱱ ᱯᱮ᱾ ᱢᱟ ᱛᱚᱵᱮ ᱛᱮᱦᱮᱧᱟᱜ ᱵᱤᱰᱤᱭᱳ ᱵᱚᱱ ᱮᱛᱚᱦᱚᱵ ᱞᱮᱜᱮ᱾ ᱛᱮᱦᱮᱧᱟᱜ ᱯᱩᱭᱞᱩ ᱠᱩᱠᱞᱤ, ᱥᱟᱱᱛᱟᱲ ᱥᱟᱶᱛᱟ ᱨᱮ ᱵᱟᱵᱟ ᱦᱚᱲ ᱠᱚᱣᱟᱜ ᱛᱤ ᱨᱮ ᱛᱟᱦᱮᱸᱱ ᱡᱟᱹᱛᱤᱭᱟᱹᱨᱤ ᱥᱚᱱᱛᱚᱠ ᱪᱤᱱᱦᱟᱹ ᱫᱚ ᱪᱮᱫ ᱵᱚ ᱢᱮᱛᱟᱜ ᱠᱟᱱᱟ? ᱥᱟᱱᱛᱟᱲ ᱥᱟᱶᱛᱟ ᱨᱮ ᱵᱟᱵᱟ ᱦᱚᱲ ᱠᱚᱣᱟᱜ ᱛᱤ ᱨᱮ ᱛᱟᱦᱮᱸᱱ ᱡᱟᱹᱛᱤᱭᱟᱹᱨᱤ ᱥᱚᱱᱛᱚᱠ ᱪᱤᱱᱦᱟᱹ ᱫᱚ ᱪᱮᱫ ᱵᱚ ᱢᱮᱛᱟᱜ ᱠᱟᱱᱟ? ᱞᱟᱹᱱᱟᱹᱭ, ᱥᱟᱱᱛᱟᱲ ᱥᱟᱶᱛᱟ ᱨᱮ ᱵᱟᱵᱟ ᱦᱚᱲ ᱠᱚᱣᱟᱜ ᱛᱤ ᱨᱮ ᱛᱟᱦᱮᱸᱱ ᱡᱟᱹᱛᱤᱭᱟᱹᱨᱤ ᱥᱚᱱᱛᱚᱠ ᱪᱤᱱᱦᱟᱹ ᱫᱚ ᱥᱤᱠᱷᱟᱹ ᱵᱚ ᱢᱮᱛᱟᱜ ᱠᱟᱱᱟ᱾ ᱫᱚᱥᱟᱨ ᱠᱩᱠᱞᱤ, ᱠᱷᱮᱨᱣᱟᱞ ᱥᱚᱢᱟᱡᱽ ᱨᱮᱱᱟᱜ ᱟᱹᱱ ᱟᱹᱨᱤ ᱫᱚ ᱚᱠᱟ ᱨᱮ ᱫᱩᱲᱩᱵ ᱠᱟᱛᱮ ᱠᱚ ᱵᱮᱱᱟᱣ ᱞᱮᱫᱟ? ᱠᱷᱮᱨᱣᱟᱞ ᱥᱚᱢᱟᱡᱽ ᱨᱮᱱᱟᱜ ᱟᱹᱱ ᱟᱹᱨᱤ ᱫᱚ ᱚᱠᱟ ᱨᱮ ᱫᱩᱲᱩᱵ ᱠᱟᱛᱮ ᱠᱚ ᱵᱮᱱᱟᱣ ᱞᱮᱫᱟ? ᱞᱟᱹᱱᱟᱹᱭ, ᱠᱷᱮᱨᱣᱟᱞ ᱥᱚᱢᱟᱡᱽ ᱨᱮᱱᱟᱜ ᱟᱹᱱ ᱟᱹᱨᱤ ᱫᱚ ᱞᱩᱜᱩ ᱵᱩᱨᱩ ᱜᱷᱟᱱᱴᱟ ᱵᱟᱲᱤ ᱫᱚᱨᱵᱟᱨ ᱪᱟᱹᱴᱟᱹᱱᱤ ᱨᱮ ᱫᱩᱲᱩᱵ ᱠᱟᱛᱮ ᱠᱚ ᱵᱮᱱᱟᱣ ᱞᱮᱫᱟ᱾ ᱛᱮᱥᱟᱨ ᱠᱩᱠᱞᱤ, ᱥᱟᱠᱟᱢ ᱚᱲᱮᱡ ᱢᱮᱱᱛᱮ ᱫᱚ ᱪᱮᱫ ᱵᱩᱡᱷᱟᱹᱜᱼᱟ? ᱥᱟᱠᱟᱢ ᱚᱲᱮᱡ ᱢᱮᱱᱛᱮ ᱫᱚ ᱪᱮᱫ ᱵᱩᱡᱷᱟᱹᱜᱼᱟ? ᱞᱟᱹᱱᱟᱹᱭ, ᱡᱩᱨᱤ ᱯᱟᱹᱨᱤ ᱠᱤᱱᱟᱜ ᱥᱟᱹᱜᱟᱹᱭ ᱛᱚᱯᱟᱜ ᱥᱮ ᱵᱟᱯᱟᱜ ᱜᱮ ᱥᱟᱠᱟᱢ ᱚᱲᱮᱡ ᱢᱮᱱᱛᱮ ᱵᱩᱡᱷᱟᱹᱜᱼᱟ᱾ ᱯᱩᱱᱟᱜ ᱠᱩᱠᱞᱤ, ᱟᱠᱷᱲᱟ ᱨᱮ ᱵᱤᱫ ᱟᱠᱟᱱ ᱠᱟᱨᱟᱢ ᱫᱚ ᱚᱠᱚᱭ ᱮ ᱫᱷᱩᱛᱤᱭᱟ? ᱟᱠᱷᱲᱟ ᱨᱮ ᱵᱤᱫ ᱟᱠᱟᱱ ᱠᱟᱨᱟᱢ ᱫᱚ ᱚᱠᱚᱭ ᱮ ᱫᱷᱩᱛᱤᱭᱟ? ᱞᱟᱹᱱᱟᱹᱭ, ᱟᱠᱷᱲᱟ ᱨᱮ ᱵᱤᱫ ᱟᱠᱟᱱ ᱠᱟᱨᱟᱢ ᱫᱚ ᱱᱟᱭᱠᱮ ᱵᱩᱲᱦᱤ ᱮ ᱫᱷᱩᱛᱤᱭᱟ᱾ ᱢᱮᱱᱠᱷᱟᱱ ᱱᱟᱦᱟᱜ ᱫᱚ ᱢᱟᱹᱡᱷᱤ ᱵᱩᱲᱦᱤ ᱵᱟᱝᱠᱷᱟᱱ ᱜᱚᱰᱮᱛ ᱵᱩᱲᱦᱤ ᱛᱤᱠᱤᱱ ᱜᱮ ᱱᱟᱭᱠᱮ ᱵᱩᱲᱦᱤᱭᱟᱜ ᱠᱟᱹᱢᱤ ᱫᱚᱠᱤᱱ ᱛᱚᱨᱟᱣ ᱮᱫᱟ ᱢᱚᱬᱮᱭᱟᱜ ᱠᱩᱠᱞᱤ ᱨᱤᱢᱤᱞ ᱜᱟᱹᱛᱤᱧ ᱚᱱᱚᱬᱦᱮ ᱫᱚ ᱚᱠᱚᱭᱮ ᱚᱞ ᱟᱠᱟᱫᱟ ᱨᱤᱢᱤᱞ ᱜᱟᱹᱛᱤᱧ ᱚᱱᱚᱬᱦᱮ ᱫᱚ ᱚᱠᱚᱭᱮ ᱚᱞ ᱟᱠᱟᱫᱟ ᱞᱟᱹᱱᱟᱹᱭ ᱨᱤᱢᱤᱞ ᱜᱟᱹᱛᱤᱧ ᱚᱱᱚᱬᱦᱮ ᱫᱚ ᱦᱚᱨᱤᱦᱚᱨ ᱦᱟᱸᱥᱫᱟᱭ ᱚᱞ ᱟᱠᱟᱫᱟ ᱛᱩᱨᱩᱭᱟᱜ ᱠᱩᱠᱞᱤ ᱠᱟᱹᱞᱠᱟᱹ ᱦᱚᱴᱩᱵ ᱵᱷᱮᱱᱛᱟ ᱢᱮᱱᱮᱫ ᱫᱚ ᱪᱮᱫ ᱠᱟᱱᱟ ᱠᱟᱹᱞᱠᱟᱹ ᱦᱚᱴᱩᱵ ᱵᱷᱮᱱᱛᱟ ᱢᱮᱱᱮᱫ ᱫᱚ ᱪᱮᱫ ᱠᱟᱱᱟ ᱞᱟᱹᱱᱟᱹᱭ ᱠᱟᱹᱞᱠᱟᱹ ᱦᱚᱴᱩᱵ ᱵᱷᱮᱱᱛᱟ ᱢᱮᱱᱮᱫ ᱫᱚ ᱪᱟᱹᱰᱤ ᱢᱮᱨᱚᱢ ᱮᱭᱟᱭ ᱨᱮᱱᱟᱜ ᱠᱩᱠᱞᱤ ᱥᱟᱶᱦᱮᱫ ᱫᱚ ᱛᱤᱱ ᱛᱷᱚᱠ ᱨᱮ ᱦᱟᱹᱴᱤᱧ ᱟᱠᱟᱱᱟ ᱟᱨ ᱪᱮᱫ ᱪᱮᱫ ᱠᱚ ᱥᱟᱶᱦᱮᱫ ᱫᱚ ᱛᱤᱱ ᱛᱷᱚᱠ ᱨᱮ ᱦᱟᱹᱴᱤᱧ ᱟᱠᱟᱱᱟ ᱟᱨ ᱪᱮᱫ ᱪᱮᱫ ᱠᱚ ᱞᱟᱹᱱᱟᱹᱭ ᱥᱟᱶᱦᱮᱫ ᱫᱚ ᱵᱟᱨ ᱛᱷᱚᱠ ᱨᱮ ᱦᱟᱹᱴᱤᱧ ᱟᱠᱟᱱᱟ ᱢᱤᱫ ᱫᱚ ᱨᱚᱲ ᱥᱟᱶᱦᱮᱫ ᱟᱨ ᱫᱚᱥᱟᱨ ᱫᱚ ᱚᱞ ᱥᱟᱶᱦᱮᱫ ᱤᱨᱟᱹᱞ ᱨᱮᱱᱟᱜ ᱠᱩᱠᱞᱤ ᱟᱹᱜᱤᱞ ᱦᱟᱯᱲᱟᱢ ᱠᱚᱣᱟᱜ ᱥᱚᱱᱟ ᱡᱩᱜᱽ ᱫᱚ ᱚᱠᱟᱨᱮ ᱛᱟᱦᱮᱸ ᱠᱟᱱᱟ ᱟᱹᱜᱤᱞ ᱦᱟᱯᱲᱟᱢ ᱠᱚᱣᱟᱜ ᱥᱚᱱᱟ ᱡᱩᱜᱽ ᱫᱚ ᱚᱠᱟᱨᱮ ᱛᱟᱦᱮᱸ ᱠᱟᱱᱟ ᱞᱟᱹᱱᱟᱹᱭ ᱟᱹᱜᱤᱞ ᱦᱟᱯᱲᱟᱢ ᱠᱚᱣᱟᱜ ᱥᱚᱱᱟ ᱡᱩᱜᱽ ᱫᱚ ᱪᱟᱹᱭᱡᱟᱢᱯᱟᱨ ᱨᱮ ᱛᱟᱦᱮᱸ ᱠᱟᱱᱟ ᱟᱨᱮ ᱨᱮᱱᱟᱜ ᱠᱩᱠᱞᱤ ᱫᱟᱲᱮ ᱜᱮ ᱫᱷᱚᱱ ᱱᱚᱣᱟ ᱜᱟᱭᱟᱱ ᱯᱩᱛᱷᱤ ᱫᱚ ᱚᱠᱚᱭᱮ ᱚᱞ ᱟᱠᱟᱫᱟ? ᱫᱟᱲᱮ ᱜᱮ ᱫᱷᱚᱱ ᱱᱚᱣᱟ ᱜᱟᱭᱟᱱ ᱯᱩᱛᱷᱤ ᱫᱚ ᱚᱠᱚᱭᱮ ᱚᱞ ᱟᱠᱟᱫᱟ? ᱞᱟᱹᱱᱟᱹᱭ ᱫᱟᱲᱮ ᱜᱮ ᱫᱷᱚᱱ ᱱᱚᱣᱟ ᱜᱟᱭᱟᱱ ᱯᱩᱛᱷᱤ ᱫᱚ ᱯᱚᱱᱰᱤᱛ ᱨᱟᱜᱷᱩᱱᱟᱛᱷ ᱢᱩᱨᱢᱩᱭ ᱚᱞ ᱟᱠᱟᱫᱟ᱾ ᱜᱮᱞ ᱨᱮᱱᱟᱜ ᱠᱩᱠᱞᱤ ᱥᱮ ᱛᱮᱦᱮᱧᱟᱜ ᱢᱩᱪᱟᱹᱫ ᱠᱩᱠᱞᱤ᱾ ᱡᱚᱱᱡᱟᱛᱤ ᱠᱚ ᱢᱩᱫᱽ ᱨᱮ ᱚᱠᱚᱭ ᱡᱚᱱᱡᱟᱛᱤ ᱠᱚ ᱫᱚ ᱚᱲᱟᱜ ᱵᱷᱤᱛ ᱨᱮ ᱪᱤᱛᱟᱹᱨ ᱠᱚ ᱵᱮᱱᱟᱣ ᱠᱚᱣᱟ? ᱡᱚᱱᱡᱟᱛᱤ ᱠᱚ ᱢᱩᱫᱽ ᱨᱮ ᱚᱠᱚᱭ ᱡᱚᱱᱡᱟᱛᱤ ᱠᱚ ᱫᱚ ᱚᱲᱟᱜ ᱵᱷᱤᱛ ᱨᱮ ᱪᱤᱛᱟᱹᱨ ᱠᱚ ᱵᱮᱱᱟᱣ ᱠᱚᱣᱟ? ᱞᱟᱹᱱᱟᱹᱭ, ᱡᱚᱱᱡᱟᱛᱤ ᱠᱚ ᱢᱩᱫᱽ ᱨᱮ ᱥᱟᱱᱛᱟᱞ ᱡᱚᱱᱡᱟᱛᱤ ᱫᱚ ᱚᱲᱟᱜ ᱵᱷᱤᱛ ᱨᱮ ᱪᱤᱛᱟᱹᱨ ᱠᱚ ᱵᱮᱱᱟᱣ ᱠᱚᱣᱟ᱾